ᱡᱚᱦᱟᱨ ᱜᱮ ᱥᱟᱱᱟᱢ ᱠᱚ ᱛᱮᱦᱮᱧᱟᱜ ᱱᱟᱣᱟ ᱵᱷᱤᱰᱤᱭᱳ ᱨᱮ ᱟᱯᱮ ᱡᱚᱛᱚ ᱠᱚᱧ ᱥᱟᱹᱜᱩᱱ ᱫᱟᱨᱟᱢᱮᱫ ᱯᱮ ᱠᱟᱱᱟ ᱤᱧ ᱜᱮ ᱯᱨᱚᱥᱚᱱᱡᱤᱛ ᱠᱤᱥᱠᱩ ᱛᱚ ᱜᱟᱛᱮ ᱠᱚ ᱛᱮᱦᱮᱧ ᱫᱚ ᱟᱭᱢᱟ ᱫᱤᱱ ᱵᱟᱫᱽ ᱨᱮ ᱱᱟᱣᱟᱰᱤ ᱵᱟᱡᱟᱨ ᱪᱟᱞᱟᱣ ᱦᱩᱭ ᱠᱟᱱᱟ ᱟᱨ ᱱᱟᱣᱟᱰᱤ ᱵᱟᱡᱟᱨ ᱨᱮᱭᱟᱜ ᱱᱟᱣᱟ ᱥᱟᱱᱛᱟᱞᱤ ᱢᱮᱛᱟᱜ ᱢᱮ ᱱᱤᱭᱩ ᱥᱟᱱᱛᱟᱞᱤ ᱵᱞᱚᱜ ᱵᱷᱤᱰᱤᱭᱳᱧ ᱟᱹᱜᱩᱭᱮᱫ ᱛᱟᱵᱚᱱᱟ ᱫᱮᱞᱟ ᱵᱚᱱ ᱪᱟᱞᱟᱣ ᱞᱮᱱ ᱜᱮ ᱫᱮᱞᱟ ᱵᱚᱱ ᱪᱟᱞᱟᱣ ᱞᱮᱱ ᱜᱮ ᱥᱮᱴᱮᱨ ᱞᱮᱱ ᱜᱮ ᱤᱱᱟᱹ ᱠᱟᱛᱮ ᱱᱚᱣᱟ ᱵᱷᱤᱰᱤᱭᱳ ᱟᱯᱮ ᱯᱩᱨᱟᱹ ᱧᱮᱞ ᱛᱟᱵᱚᱱ ᱯᱮ ᱡᱮ ᱤᱧ ᱛᱮᱦᱮᱧᱟᱜ ᱥᱟᱱᱛᱟᱞᱤ ᱱᱤᱭᱩ ᱵᱞᱚᱜ ᱵᱷᱤᱰᱤᱭᱳ ᱪᱮᱫ ᱞᱮᱠᱟᱧ ᱟᱹᱜᱩᱭᱮᱫ ᱛᱟᱵᱚᱱᱟ ᱛᱚ ᱫᱮᱞᱟ ᱱᱟᱣᱟᱰᱤ ᱵᱟᱡᱟᱨ ᱨᱮᱭᱟᱜ ᱵᱞᱚᱜ ᱵᱷᱤᱰᱤᱭᱳ ᱵᱚᱱ ᱧᱮᱞ ᱞᱮᱜᱮ ᱛᱚ ᱜᱟᱛᱮ ᱠᱚ ᱯᱷᱟᱭᱱᱟᱞᱤ ᱱᱟᱣᱟᱰᱤ ᱵᱟᱡᱟᱨ ᱥᱮᱴᱮᱨ ᱦᱩᱭᱱᱟ ᱱᱚᱜᱼᱚᱭ ᱫᱮᱞᱟ ᱧᱮᱞ ᱛᱟᱵᱚᱱ ᱯᱮ ᱱᱟᱣᱟᱰᱤ ᱵᱟᱡᱟᱨ ᱛᱚ ᱜᱟᱛᱮ ᱠᱚ ᱱᱚᱜᱼᱚᱭ ᱱᱤᱛᱚᱜ ᱤᱧ ᱫᱮᱠᱷᱟᱣ ᱟᱵᱚᱱ ᱠᱟᱱᱟ ᱢᱟᱞᱟ ᱥᱟᱠᱚᱢ ᱫᱚᱠᱟᱱ ᱠᱚ ᱧᱮᱞ ᱛᱟᱵᱚᱱ ᱯᱮ ᱱᱟᱣᱟᱰᱤ ᱵᱟᱡᱟᱨ ᱨᱮ ᱢᱟᱞᱟ ᱥᱟᱠᱚᱢ ᱠᱚ ᱟᱹᱰᱤ ᱥᱟᱥᱛᱟ ᱛᱮᱯᱮ ᱧᱟᱢᱟ ᱟᱨ ᱡᱩᱛᱟ ᱠᱚ ᱢᱮᱱᱟᱜᱼᱟ ᱡᱩᱛᱟ ᱫᱚᱠᱟᱱ ᱟᱹᱰᱤ ᱢᱚᱡᱽ ᱢᱚᱡᱽ ᱢᱮᱱᱟᱜᱼᱟ ᱟᱨ ᱞᱟᱹᱰᱩ ᱫᱚᱠᱟᱱ ᱱᱚᱜᱼᱚᱭ ᱯᱮ ᱧᱮᱞᱮᱫ ᱛᱟᱵᱚᱱᱟ ᱞᱟᱹᱰᱩ ᱫᱚᱠᱟᱱ ᱨᱮ ᱟᱯᱮ ᱞᱟᱹᱰᱩ ᱯᱮ ᱠᱤᱨᱤᱧ ᱠᱷᱟᱱ ᱱᱚᱸᱰᱮ ᱠᱷᱚᱱ ᱠᱤᱨᱤᱧ ᱤᱫᱤᱭ ᱯᱮ

ᱟᱨ ᱱᱤᱛᱚᱜ ᱵᱚᱱ ᱧᱮᱞ ᱫᱟᱲᱮᱭᱟᱜ ᱠᱟᱱᱟ ᱟᱨ ᱱᱤᱛᱚᱜ ᱵᱚᱱ ᱧᱮᱞ ᱫᱟᱲᱮᱭᱟᱜ ᱠᱟᱱᱟ ᱴᱩᱠᱩᱡ ᱵᱚᱨᱛᱚᱱ ᱛᱷᱟᱹᱨᱤ ᱵᱟᱹᱴᱤ ᱮᱢᱟᱱ ᱛᱮᱭᱟᱜ ᱫᱚᱠᱟᱱ ᱟᱨ ᱟᱹᱰᱤ ᱥᱚᱥᱛᱟ ᱛᱮ ᱧᱟᱢᱚᱜᱼᱟ ᱱᱟᱣᱟᱰᱤ ᱵᱟᱡᱟᱨ ᱠᱷᱚᱱ ᱤᱱᱟᱹ ᱠᱟᱛᱮ ᱫᱮᱞᱟ ᱟᱨᱦᱚᱸ ᱞᱟᱦᱟ ᱥᱮᱫ ᱵᱚᱱ ᱧᱮᱞ ᱤᱫᱤᱭᱟ ᱱᱚᱜᱼᱚ ᱱᱚᱰᱮ ᱵᱚᱱ ᱧᱮᱞ ᱫᱟᱲᱮᱭᱟᱜ ᱠᱟᱱᱟ ᱢᱩᱞᱟᱹ ᱤᱛᱟᱹ ᱢᱩᱞᱟᱹ ᱤᱛᱟᱹ ᱟᱯᱮ ᱱᱚᱰᱮ ᱠᱷᱚᱱ ᱤᱫᱤ ᱛᱟᱵᱚᱱ ᱯᱮ ᱱᱟᱣᱟᱰᱤ ᱵᱟᱡᱟᱨ ᱠᱷᱚᱱ ᱟᱨ ᱞᱟᱭᱤᱴ ᱮᱢᱟᱱ ᱛᱮᱭᱟᱜ ᱡᱚᱛᱚ ᱱᱟᱣᱟᱰᱤ ᱵᱟᱡᱟᱨ ᱨᱮᱜᱮ ᱯᱮ ᱧᱟᱢᱟ ᱮ ᱴᱩ ᱡᱮᱰ ᱱᱟᱣᱟᱰᱤ ᱵᱟᱡᱟᱨ ᱨᱮᱯᱮ ᱧᱟᱢᱟ

ᱟᱨ ᱱᱤᱛᱚᱜ ᱫᱚ ᱩᱛᱩ ᱡᱤᱱᱤᱥ ᱫᱚᱠᱟᱱ ᱥᱮᱫ ᱵᱚᱱ ᱦᱮᱡ ᱮᱱᱟ ᱟᱨ ᱩᱛᱩ ᱡᱤᱱᱤᱥ ᱫᱚᱠᱟᱱ ᱵᱚᱱ ᱧᱮᱞ ᱞᱮᱜᱮ ᱱᱚᱜᱼᱚᱭ ᱵᱚᱱ ᱧᱮᱞ ᱮᱫᱟ ᱟᱹᱰᱤ ᱛᱮᱫ ᱟᱹᱰᱤ ᱟᱭᱢᱟ ᱩᱛᱩ ᱡᱤᱱᱤᱥ ᱱᱚᱰᱮ ᱱᱟᱣᱟᱰᱤ ᱵᱟᱡᱟᱨ ᱨᱮᱠᱚ ᱟᱹᱜᱩᱭᱟ ᱟᱨ ᱟᱹᱰᱤ ᱥᱟᱥᱛᱟ ᱛᱮᱜᱮ ᱧᱟᱢᱚᱜᱼᱟ ᱜᱚᱴᱟ ᱦᱟᱯᱛᱟ ᱞᱟᱹᱜᱤᱫ ᱱᱚᱰᱮ ᱠᱷᱚᱱᱮᱢ ᱥᱟᱣᱫᱟ ᱤᱫᱤ ᱫᱟᱲᱮᱭᱟᱜᱼᱟ ᱟᱨ ᱱᱟᱣᱟᱰᱤ ᱵᱟᱡᱟᱨ ᱵᱚᱱ ᱵᱟᱰᱟᱭ ᱜᱮᱭᱟ ᱦᱟᱯᱛᱟ ᱨᱮ ᱮᱠᱮᱱ ᱢᱤᱫ ᱫᱤᱱ ᱜᱮ ᱵᱟᱡᱟᱨ ᱦᱩᱭᱩᱜᱼᱟ ᱡᱟᱦᱟᱸ ᱫᱚ ᱥᱩᱠᱨᱚᱵᱟᱨ ᱦᱤᱞᱳᱜ ᱛᱚ ᱜᱟᱛᱮ ᱠᱚ ᱟᱯᱮ ᱱᱚᱣᱟ ᱵᱷᱤᱰᱤᱭᱳ ᱧᱮᱞ ᱠᱟᱛᱮᱫ ᱟᱯᱮ ᱪᱮᱫ ᱞᱮᱠᱟ ᱯᱮ ᱚᱱᱩᱵᱷᱚᱵᱽ ᱮᱫ ᱛᱟᱵᱚᱱᱟ ᱡᱟᱹᱨᱩᱲ ᱠᱚᱢᱮᱱᱴ ᱨᱮ ᱞᱟᱹᱭ ᱛᱟᱵᱚᱱ ᱯᱮ ᱟᱨᱦᱚᱸ ᱵᱚᱱ ᱧᱮᱞ ᱫᱟᱲᱮᱭᱟᱜ ᱠᱟᱱᱟ ᱦᱟᱴᱟᱜ ᱠᱷᱟᱹᱪᱞᱟᱹᱜ ᱰᱟᱹᱞᱤᱡ ᱫᱚᱠᱟᱱ ᱠᱚ ᱱᱚᱸᱰᱮ ᱧᱮᱞ ᱛᱟᱵᱚᱱ ᱯᱮ ᱟᱹᱰᱤ ᱱᱟᱯᱟᱭ ᱱᱟᱯᱟᱭ ᱟᱨ ᱮᱢᱟᱱ ᱛᱮᱭᱟᱜ ᱦᱟᱹᱠᱩ ᱜᱚᱡ ᱞᱮᱠᱟᱱ ᱡᱤᱱᱤᱥ ᱠᱚ ᱵᱮᱱᱟᱣ ᱠᱟᱜᱼᱟ ᱡᱟᱦᱟᱸ ᱫᱚ ᱡᱷᱤᱢᱨᱤ ᱮᱢᱟᱱ ᱛᱮᱭᱟᱜ ᱠᱚ ᱟᱨ ᱟᱯᱮ ᱱᱚᱸᱰᱮ ᱠᱷᱚᱱ ᱦᱮᱡ ᱠᱟᱛᱮ ᱠᱤᱨᱤᱧ ᱤᱫᱤ ᱛᱟᱵᱚᱱ ᱯᱮ